ᱤᱱᱟᱹ ᱫᱷᱟᱨᱟ ᱫᱷᱟᱹᱨᱤ ᱨᱤᱱ ᱢᱤᱫ ᱟᱹᱰᱤ ᱢᱟᱨᱟᱝ ᱠᱤᱥᱟᱹᱬ ᱜᱩᱛᱤ ᱠᱷᱚᱡᱟᱨᱮᱫ ᱠᱚᱣᱟᱭ ᱢᱮᱱᱛᱮ ᱜᱚᱴᱟ ᱯᱟᱲᱟ ᱠᱷᱚᱵᱚᱨ ᱯᱟᱥᱱᱟᱣ ᱠᱚᱜᱼᱟ᱾ ᱱᱚᱣᱟ ᱵᱮᱣᱨᱟ ᱟᱸᱡᱚᱢ ᱧᱟᱢ ᱠᱟᱛᱮ ᱡᱤᱛᱮᱱ ᱦᱚᱲᱮ ᱪᱟᱞᱟᱜ ᱥᱟᱱᱟᱭᱟ᱾ ᱯᱟᱪᱷᱮ ᱜᱩᱛᱤ ᱠᱚ ᱫᱚᱦᱚ ᱮᱢᱟᱱ ᱮᱠᱷᱟᱱ ᱟᱡᱟᱜ ᱠᱚᱪᱮ ᱠᱚᱯᱟᱨ ᱛᱟᱭ ᱥᱚᱡᱷᱮ ᱮᱢᱟᱱᱚᱜᱼᱟ᱾ ᱮᱱᱠᱷᱟᱱ ᱨᱮᱸᱜᱮᱡ ᱛᱮᱛᱟᱝ ᱫᱩᱠ ᱠᱚᱥᱴᱚ ᱠᱷᱚᱱᱟᱜ ᱫᱩᱜ ᱚᱣᱟᱨ ᱧᱟᱢᱟᱭ ᱢᱮᱱᱛᱮ ᱵᱷᱟᱹᱵᱤ ᱵᱟᱲᱟᱭᱟᱭ᱾ ᱡᱤᱛᱮᱱ ᱫᱚ ᱠᱟᱹᱡ ᱞᱮᱴᱠᱟ ᱧᱚᱜ ᱠᱷᱚᱱ ᱜᱮ ᱟᱭᱳ ᱵᱟᱵᱟ ᱴᱩᱣᱟᱹᱨ ᱜᱮᱭᱟᱭ᱾ ᱦᱟᱸᱰᱮ ᱱᱟᱸᱰᱮ ᱯᱮᱲᱟ ᱚᱲᱟᱜ ᱠᱚᱨᱮ ᱛᱟᱦᱮᱸ ᱠᱟᱛᱮ ᱦᱟᱨᱟ ᱵᱩᱨᱩ ᱟᱠᱟᱱᱟᱭ᱾ ᱱᱟᱥᱮ ᱥᱮᱬᱟ ᱦᱟᱨᱟ ᱧᱚᱜ ᱮᱱ ᱠᱷᱟᱱᱮ ᱡᱟᱱᱟᱢ ᱚᱲᱟᱜ ᱛᱮ ᱦᱮᱡ ᱨᱩᱣᱟᱹᱲ ᱮᱱᱟᱭ᱾ ᱛᱤᱥ ᱠᱷᱚᱱ ᱥᱤᱧ ᱜᱮᱰᱤ ᱠᱩᱞᱩᱯ ᱠᱟᱲᱠᱟᱲ ᱠᱟᱛᱮ ᱫᱷᱩᱢᱫᱷᱟᱲ ᱠᱷᱟᱸᱰ ᱟᱠᱟᱱ ᱚᱲᱟᱜ ᱫᱩᱣᱟᱹᱨ ᱡᱷᱤᱡ ᱛᱮ ᱯᱷᱩᱨᱪᱟᱹᱭᱟᱭ᱾ ᱚᱲᱟᱜ ᱨᱮᱱᱟᱝ ᱢᱤᱫ ᱠᱚᱬ ᱨᱮ ᱢᱮᱱᱟᱜ ᱵᱷᱟᱜᱟᱴ ᱵᱩᱪᱟᱹ ᱪᱩᱞᱦᱟᱹ ᱨᱮ ᱢᱤᱫ ᱥᱟᱸᱡᱮ ᱤᱥᱤᱱ ᱠᱷᱟᱱ ᱚᱱᱟ ᱜᱮ ᱯᱮ ᱥᱟᱸᱡᱮ ᱡᱚᱢᱟ᱾ ᱱᱚᱝᱠᱟ ᱫᱩᱠᱷᱮ ᱥᱩᱠᱷᱮ ᱛᱮ ᱫᱤᱱ ᱛᱟᱭ ᱠᱷᱟᱸᱰᱟᱣ ᱪᱟᱞᱟᱜ ᱠᱟᱱ ᱛᱟᱦᱮᱸᱱ᱾ ᱥᱚᱢᱚᱭ ᱠᱩᱲᱟᱹᱣ ᱠᱟᱛᱮ ᱢᱤᱫ ᱫᱤᱱ ᱦᱤᱞᱚᱜ ᱩᱱᱤ ᱠᱤᱥᱟᱹᱬ ᱴᱷᱮᱱ ᱡᱤᱛᱮᱱ ᱪᱟᱞᱟᱜ ᱟᱭ᱾ ᱧᱟᱯᱟᱢ ᱠᱟᱛᱮ ᱟᱡᱟᱜ ᱟᱹᱛᱩ ᱧᱩᱛᱩᱢ ᱟᱨ ᱩᱯᱨᱩᱢ ᱠᱚᱭ ᱞᱟᱹᱭ ᱛᱩᱫᱩᱜᱼᱟ᱾ ᱥᱟᱶᱛᱮ ᱚᱠᱟ ᱱᱟᱹᱯᱤᱛ ᱮ ᱦᱮᱡ ᱟᱠᱟᱱᱟ ᱚᱱᱟ ᱠᱟᱛᱷᱟ ᱦᱚᱸᱭ ᱞᱟᱹᱭ ᱥᱚᱫᱚᱨᱟ᱾ ᱮᱱᱠᱷᱟᱱ ᱠᱤᱥᱟᱹᱬ ᱜᱚᱢᱠᱮ ᱢᱮᱱᱟᱭ, ᱧᱮᱞ ᱛᱮᱢᱟ ᱫᱷᱚᱯᱚᱴ ᱠᱚᱲᱟᱢ ᱧᱮᱞᱚᱜ ᱠᱟᱱᱟ ᱡᱤᱛᱮᱱ ᱵᱟᱹᱵᱩ᱾ ᱟᱫᱚ ᱪᱮᱫ ᱪᱮᱫ ᱠᱟᱹᱢᱤ ᱠᱚᱢ ᱵᱟᱰᱟᱭᱟ? ᱡᱤᱛᱮᱱ ᱢᱮᱱᱟᱭ ᱜᱚᱢᱠᱮ ᱡᱚᱛᱚ ᱨᱚᱠᱚᱢ ᱵᱟᱹᱫᱽ ᱠᱷᱮᱛ ᱨᱮᱱᱟᱝ ᱪᱟᱥᱵᱟᱥ ᱮᱨ ᱤᱨ ᱠᱷᱚᱱ ᱮᱦᱚᱵ ᱠᱟᱛᱮ ᱚᱱᱟ ᱠᱚ ᱥᱚᱭ ᱥᱟᱢᱴᱷᱟᱣ ᱟᱹᱠᱷᱨᱤᱧ ᱟᱪᱪᱷᱟ ᱟᱪᱪᱷᱟ ᱚᱱᱟ ᱠᱚᱢᱟ ᱴᱷᱤᱠ ᱜᱮᱭᱟ ᱛᱚᱵᱮ ᱛᱤᱱᱟᱹᱜ ᱜᱟᱱᱮᱢ ᱚᱞ ᱯᱟᱲᱦᱟᱣ ᱟᱠᱟᱱᱟ ᱜᱚᱢᱠᱮ ᱤᱧ ᱟᱭᱳ ᱫᱚ ᱠᱚᱞᱮ ᱵᱟᱞᱮ ᱨᱮᱜᱮ ᱵᱟᱹᱜᱤᱭᱟᱹᱫᱤᱧᱟᱭ ᱟᱭᱳ ᱵᱟᱵᱟ ᱵᱟᱱᱟ ᱦᱚᱲᱟᱜ ᱫᱩᱞᱟᱹᱲ ᱮᱢ ᱠᱟᱛᱮ ᱤᱧ ᱵᱟᱵᱟ ᱦᱟᱨᱟᱭᱤᱧ ᱠᱟᱱ ᱛᱟᱦᱮᱱᱟ ᱩᱱᱤ ᱦᱚᱸ ᱤᱧ ᱦᱩᱰᱤᱧ ᱨᱮᱜᱮ ᱵᱚᱸᱜᱟ ᱛᱟᱞᱟᱭᱮᱱᱟᱭ ᱚᱱᱟᱛᱮ ᱢᱟᱲᱟᱝ ᱥᱮᱫ ᱟᱨ ᱵᱟᱹᱧ ᱯᱟᱲᱦᱟᱣ ᱫᱟᱲᱮᱭᱟᱫᱟ ᱜᱚᱢᱠᱮ ᱯᱮ ᱪᱟᱱᱟᱪ ᱦᱟᱹᱨᱤᱡ ᱜᱤᱧ ᱯᱟᱲᱦᱟᱣ ᱟᱠᱟᱱᱟ ᱛᱚᱵᱮ ᱠᱷᱟᱱ ᱤᱝᱞᱤᱥ ᱛᱮ ᱚᱞ ᱯᱟᱲᱦᱟᱣ ᱠᱚᱫᱚᱢ ᱥᱮᱬᱟ ᱟᱠᱟᱫᱼᱟ ᱪᱮ ᱵᱟᱝ ᱵᱟᱝᱟ ᱜᱚᱢᱠᱮ ᱧᱮᱞ ᱢᱮ ᱡᱤᱛᱮᱱ ᱵᱟᱹᱵᱩ ᱱᱟᱦᱟᱜ ᱱᱤᱛᱚᱜᱟᱜ ᱢᱟ ᱰᱤᱡᱤᱴᱟᱞ ᱡᱩᱜᱽ ᱠᱟᱱᱟ᱾ ᱯᱟᱹᱦᱤᱞ ᱥᱮᱫᱟᱭ ᱞᱮᱠᱟ ᱰᱟᱝᱨᱟ ᱠᱟᱰᱟ ᱠᱚᱛᱮ ᱥᱤᱭᱩᱜ ᱵᱟᱝ ᱠᱟᱛᱮ ᱴᱨᱟᱠᱴᱚᱨ ᱛᱮ ᱥᱤ ᱦᱩᱭᱩᱜ ᱠᱟᱱᱟ᱾ ᱢᱟᱲᱟᱝ ᱞᱮᱠᱟ ᱦᱟᱸᱰᱮ ᱠᱷᱚᱱ ᱱᱚᱸᱰᱮ ᱪᱤᱴᱷᱤ ᱥᱟᱠᱟᱢ ᱵᱚᱫᱚᱞ ᱛᱮ ᱢᱮᱥᱮᱡᱽ ᱛᱮ ᱠᱷᱚᱯᱚᱨ ᱮᱯᱮᱢ ᱦᱩᱭᱩᱜ ᱠᱟᱱᱟ᱾ ᱚᱱᱠᱟ ᱜᱮ ᱮᱸᱰᱮ ᱠᱷᱚᱱ ᱱᱮᱸᱰᱮ ᱦᱚᱸ ᱯᱷᱚᱱ ᱛᱮ ᱜᱟᱯᱟᱞᱢᱟᱨᱟᱣ ᱦᱩᱭᱩᱜ ᱠᱟᱱᱟ᱾ ᱢᱤᱢᱤᱴᱤᱡ ᱠᱤᱨᱤᱧ ᱚᱠᱛᱚ ᱨᱮᱱᱟᱝ ᱵᱷᱮᱞᱩ ᱢᱮᱱᱮᱫ ᱫᱚ ᱜᱚᱱᱚᱝ ᱟᱹᱰᱤ ᱜᱮ ᱫᱟᱢᱟᱱᱟ᱾ ᱚᱱᱟ ᱦᱤᱥᱟᱹᱵᱽ ᱛᱮ ᱤᱧ ᱫᱚ ᱪᱟᱥ ᱵᱟᱥ ᱥᱟᱶ ᱥᱟᱶᱛᱮ ᱤᱧᱟᱹᱜ ᱵᱮᱯᱟᱨ ᱵᱟᱹᱱᱤᱡᱽ ᱠᱚᱦᱚᱸ ᱧᱮᱞ ᱥᱟᱢᱴᱟᱣ ᱫᱟᱲᱮᱭᱟᱜ ᱞᱮᱠᱟᱱ ᱵᱩᱛᱤᱧ ᱠᱷᱚᱡᱚᱜ ᱠᱟᱱᱟ᱾ ᱡᱮᱢᱚᱱ ᱤᱧ ᱵᱟᱹᱧ ᱛᱟᱦᱮᱱ ᱡᱚᱦᱚᱜ ᱤᱧᱟᱹᱜ ᱞᱩᱜᱽᱲᱤ ᱫᱚᱠᱟᱱ, ᱪᱟᱣᱞᱮ ᱜᱚᱫᱟᱢ ᱠᱚᱨᱮ ᱫᱩᱲᱩᱵ ᱠᱟᱛᱮ ᱦᱤᱥᱟᱹᱵᱽ ᱠᱤᱛᱟᱹᱵᱽ ᱫᱟᱲᱮᱭᱟᱜ ᱟᱭ᱾ ᱚᱱᱟ ᱪᱮᱠᱟ ᱤᱧ ᱫᱚ ᱵᱟᱹᱧ ᱫᱚᱦᱚ ᱫᱟᱲᱮᱭᱟᱢ ᱠᱟᱱᱟ ᱡᱤᱛᱮᱱ ᱵᱟᱹᱵᱩ᱾ ᱢᱚᱴᱷᱮ ᱟᱞᱚᱢ ᱟᱹᱲᱤᱥᱚᱜᱼᱟ᱾ ᱟᱨ ᱡᱟᱦᱟᱸ ᱠᱚᱨᱮ ᱱᱤᱦᱟᱹᱛᱤ ᱦᱟᱸᱜ ᱠᱟᱹᱢᱤᱢ ᱧᱟᱢ ᱜᱮᱭᱟ᱾ ᱛᱚᱵᱮ ᱫᱟᱠᱟ ᱫᱟᱜ ᱢᱟᱹᱰᱤ ᱠᱚ ᱡᱚᱢ ᱠᱟᱛᱮ ᱜᱮ ᱦᱟᱸᱜ ᱨᱩᱣᱟᱹᱲ ᱢᱮ᱾ ᱢᱤᱫ ᱠᱤᱥᱟᱹᱬ ᱟᱠᱚ ᱚᱲᱟᱜ ᱦᱚᱲ ᱦᱚᱦᱚ ᱟᱠᱚᱣᱟᱭ ᱜᱟᱨᱟᱜ ᱜᱟᱨᱟᱜ᱾ ᱡᱤᱛᱮᱱ ᱫᱟᱠᱟ ᱫᱟᱜ ᱢᱟᱹᱰᱤ ᱠᱚ ᱮᱢᱟᱭ ᱞᱟᱹᱜᱤᱫ ᱟᱨ ᱚᱲᱟᱜ ᱵᱷᱤᱛᱤᱨ ᱥᱮᱱ ᱵᱚᱞᱚᱭᱮᱱᱟᱭ᱾ ᱡᱤᱛᱮᱱ ᱟᱨᱮᱢ ᱧᱟᱢᱮᱭᱟ᱾ ᱚᱱᱟ ᱴᱷᱟᱶ ᱠᱷᱚᱱ ᱦᱚᱭ ᱞᱮᱠᱟ ᱦᱟᱫᱟᱨ ᱢᱮᱱᱛᱮ ᱚᱴᱟᱝ ᱦᱮᱡ ᱵᱟᱦᱮᱨ ᱮᱱᱟᱭ᱾ ᱫᱩᱠ ᱢᱚᱱᱮ ᱠᱟᱺᱭᱤᱥ ᱡᱤᱣᱤ ᱟᱛᱮ ᱟᱠᱚ ᱟᱹᱛᱩ ᱢᱚᱦᱰᱟ ᱨᱟᱫᱟᱲ ᱨᱟᱫᱟᱲ ᱥᱟᱭᱠᱮᱞ ᱞᱟᱜᱟ ᱠᱮᱫᱼᱟᱭ᱾ ᱨᱩᱣᱟᱹᱲ ᱚᱠᱛᱮ ᱦᱚᱨ ᱨᱮ ᱧᱮᱞᱟᱭ ᱢᱤᱫᱴᱷᱮᱫ ᱦᱟᱴ ᱞᱟᱜᱟᱣ ᱟᱠᱟᱱᱟ᱾ ᱟᱹᱲᱤᱥ ᱢᱚᱱᱮ ᱛᱟᱭ ᱩᱞᱟᱹᱥ ᱧᱚᱜᱚᱜ ᱢᱟ ᱵᱷᱟᱹᱵᱤ ᱠᱟᱛᱮ ᱦᱟᱴ ᱵᱚᱞᱚᱱᱟᱭ᱾ ᱜᱚᱴᱟ ᱦᱟᱴ ᱫᱟᱬᱟ ᱵᱟᱲᱟ ᱟᱹᱪᱩᱨ ᱜᱚᱫᱚᱜ ᱟᱭ᱾ ᱯᱩᱨᱟᱹ ᱡᱩᱨ ᱥᱩᱨ ᱠᱤᱨᱤᱧ ᱟᱹᱠᱷᱨᱤᱧ ᱪᱟᱹᱞᱩ ᱠᱚᱜᱼᱟ᱾ ᱫᱤᱱᱟᱹᱢ ᱦᱤᱞᱚᱜ ᱪᱚᱲᱟᱜ ᱞᱟᱹᱜᱤᱫ ᱡᱟᱦᱟᱸ ᱡᱟᱦᱟᱸ ᱡᱤᱱᱤᱥ ᱠᱚ ᱟᱹᱰᱤ ᱟᱸᱴ ᱞᱟᱹᱠᱛᱤᱭᱟ ᱡᱚᱛᱚ ᱨᱚᱠᱚᱢ ᱥᱟᱢᱟᱱ ᱢᱤᱫᱴᱟᱹᱝ ᱡᱟᱭᱜᱟ ᱨᱮ ᱧᱟᱢᱚᱜ ᱠᱟᱱᱟ᱾ ᱢᱤᱫ ᱴᱷᱮᱫ ᱢᱮᱫ ᱛᱟᱭ ᱰᱷᱟᱝ ᱛᱷᱤᱨ ᱞᱟᱴᱷᱟ ᱩᱨᱤᱡ ᱜᱚᱫᱚᱜᱼᱟ᱾ ᱡᱟᱦᱟᱸ ᱨᱮᱫᱚ ᱨᱮᱸᱜᱮᱡ ᱠᱤᱥᱟᱹᱬ ᱡᱚᱛᱚ ᱞᱮᱠᱟᱱ ᱦᱚᱲ ᱠᱚ ᱦᱤᱨᱤᱧᱮᱜᱼᱟ ᱚᱱᱟ ᱫᱚ ᱵᱩᱞᱩᱝ ᱟᱨ ᱢᱟᱹᱨᱤᱪ᱾ ᱢᱚᱱᱮ ᱨᱮ ᱪᱮᱫ ᱪᱚᱝ ᱦᱮᱡ ᱦᱤᱫᱤᱡᱟᱭ, ᱦᱟᱛᱟᱝ ᱨᱮ ᱪᱮᱫ ᱪᱚᱝ ᱵᱚᱞᱚ ᱛᱷᱟᱹᱞᱤᱭᱟᱭ᱾ ᱩᱱᱤ ᱠᱤᱥᱟᱹᱬ ᱜᱩᱛᱤ ᱵᱟᱭ ᱫᱚᱦᱚ ᱞᱟᱫᱮ ᱨᱮᱱᱟᱝ ᱡᱚᱛᱚ ᱫᱩᱠ, ᱠᱟᱺᱦᱤᱥ ᱦᱤᱲᱤᱧ ᱜᱚᱫᱟᱭ ᱢᱤᱫ ᱰᱚᱸᱰᱮᱠ ᱨᱮ ᱟᱨ ᱠᱩᱥᱤ ᱠᱩᱥᱤ ᱚᱲᱟᱜ ᱛᱮ ᱦᱮᱡ ᱥᱮᱴᱮᱨᱚᱜᱼᱟᱭ᱾ ᱨᱟᱹᱯᱩᱫ ᱨᱟᱹᱯᱩᱫ ᱵᱟᱠᱚᱥ ᱡᱷᱤᱡ ᱛᱮ᱾ ᱚᱸᱰᱮ ᱠᱷᱚᱱᱟᱜ ᱢᱤᱫ ᱪᱤᱨᱟᱹ ᱜᱷᱮᱸᱴ ᱞᱩᱜᱽᱲᱤ ᱨᱮ ᱫᱚᱦᱚ ᱟᱠᱟᱫ ᱯᱩᱭᱥᱟᱹ ᱠᱚᱭ ᱧᱟᱢ ᱡᱟᱴᱟᱜ ᱡᱟᱣᱨᱟᱭᱟ ᱟᱨ ᱞᱮᱠᱷᱟ ᱜᱚᱫᱟᱭ ᱟᱨ ᱚᱱᱟᱛᱮ ᱟᱡ ᱦᱚᱸ ᱵᱩᱞᱩᱝ ᱢᱟᱹᱨᱤᱪ ᱵᱮᱯᱟᱨ ᱞᱟᱹᱜᱤᱫ ᱢᱚᱱᱮᱨᱮ ᱴᱷᱤᱠ ᱴᱷᱟᱹᱣᱠᱟᱹᱭᱟᱭ ᱡᱤᱛᱮᱱ ᱚᱱᱟ ᱠᱟᱹᱡ ᱧᱚᱜ ᱠᱚᱢ ᱫᱷᱟᱨᱟ ᱠᱟᱹᱣᱰᱤ ᱜᱮ ᱯᱩᱸᱡᱤ ᱠᱟᱛᱮ ᱦᱟᱴ ᱨᱮ ᱵᱮᱯᱟᱨ ᱮᱦᱚᱵᱟᱭ ᱯᱩᱭᱞᱩ ᱫᱤᱱ ᱨᱮᱜᱮ ᱞᱟᱵᱷ ᱧᱟᱢᱟᱭ ᱮᱱᱠᱷᱟᱱ ᱟᱹᱰᱤ ᱥᱚᱠᱛᱚ ᱠᱩᱥᱤ ᱨᱟᱹᱥᱠᱟᱹ ᱵᱩᱡᱷᱟᱹᱣᱟᱭ ᱚᱱᱟ ᱛᱟᱭᱱᱚᱢ ᱤᱱᱟᱹ ᱥᱩᱨ ᱟᱥᱟᱯᱟᱹᱥᱤ ᱠᱚᱨᱮ ᱢᱮᱱᱟᱜ ᱡᱚᱛᱚ ᱦᱟᱴ ᱨᱮ ᱯᱟᱹᱨᱤ ᱟᱹᱠᱷᱨᱤᱧᱟᱭ ᱚᱸᱰᱮ ᱦᱚᱸ ᱟᱹᱰᱤ ᱵᱷᱟᱹᱜᱤ ᱛᱟᱭ ᱵᱮᱯᱟᱨ ᱪᱟᱹᱞᱩᱜᱼᱟ᱾ ᱵᱷᱟᱹᱜᱤ ᱞᱟᱵᱷ ᱠᱚ ᱧᱟᱢ ᱤᱫᱤ ᱠᱮᱫ ᱠᱷᱟᱱᱮ ᱢᱟᱲᱟᱝ ᱫᱚ ᱵᱟᱨ ᱪᱟᱠᱟ ᱚᱱᱟ ᱛᱟᱭᱱᱚᱢ ᱯᱮ ᱪᱟᱠᱟ ᱜᱟᱹᱰᱤ ᱠᱤᱨᱤᱧᱟᱭ᱾ ᱚᱱᱟᱛᱮ ᱡᱷᱟᱹᱞ ᱡᱷᱟᱹᱞ ᱟᱹᱛᱩ ᱠᱚᱦᱚᱸᱭ ᱪᱟᱞᱟᱣ ᱮᱱᱟ ᱵᱮᱯᱟᱨ ᱞᱟᱹᱜᱤᱫ᱾ ᱵᱮᱯᱟᱨ ᱨᱮ ᱠᱟᱹᱢᱤ ᱜᱚᱲᱚᱣᱟᱭ ᱵᱟᱠᱷᱨᱟ ᱵᱟᱨ ᱦᱚᱲ ᱦᱚᱸᱭ ᱫᱚᱦᱚ ᱠᱮᱫ ᱠᱤᱱᱟ᱾ ᱵᱮᱯᱟᱨ ᱠᱟᱨᱵᱟᱨ ᱛᱟᱭ ᱟᱨ ᱦᱚᱸ ᱵᱷᱟᱹᱜᱤ ᱪᱟᱹᱞᱩ ᱤᱫᱤᱭᱮᱱ ᱠᱷᱟᱱ ᱜᱚᱫᱟᱢ ᱵᱮᱱᱟᱣ ᱠᱮᱫᱼᱟᱭ᱾ ᱪᱷᱤᱴᱭᱟᱹ ᱠᱷᱩᱪᱨᱟᱹ ᱟᱹᱠᱷᱨᱤᱧ ᱠᱚ ᱟᱡ ᱴᱷᱮᱱ ᱠᱷᱚᱱ ᱡᱤᱱᱤᱥ ᱠᱚ ᱤᱫᱤ ᱠᱮᱫᱼᱟ᱾ ᱚᱱᱟ ᱨᱮᱱᱟᱜ ᱠᱤᱪᱷᱩ ᱫᱤᱱ ᱛᱟᱭᱱᱚᱢ ᱟᱨ ᱦᱚᱸ ᱯᱩᱱ ᱪᱟᱠᱟ ᱜᱟᱹᱰᱤ᱾ ᱢᱟᱞ ᱵᱷᱟᱹᱨᱤ ᱵᱟᱲᱟ ᱵᱟᱠᱷᱨᱟ ᱠᱤᱨᱤᱧ ᱠᱮᱜ ᱟᱭ᱾ ᱢᱟᱨᱮ ᱯᱩᱨᱱᱟᱹ ᱚᱲᱟᱜ ᱛᱟᱭ ᱵᱮᱱᱟᱣ ᱵᱚᱫᱚᱞ ᱟᱹᱨᱩ ᱯᱷᱮᱨᱟᱣ ᱠᱮᱜ ᱟᱭ ᱯᱟᱠᱟ ᱚᱲᱟᱜ ᱨᱮ᱾ ᱥᱟᱶᱛᱮ ᱵᱟᱯᱞᱟ ᱵᱮᱦᱭᱟ ᱮᱱᱟᱭ ᱚᱲᱟᱜ ᱥᱚᱝᱥᱟᱨ ᱠᱮᱜ ᱟᱭ᱾ ᱡᱤᱛᱮᱱ ᱟᱡᱟᱜ ᱥᱩᱢᱩᱝ ᱜᱮ ᱫᱚᱠᱟᱱ ᱛᱟᱦᱮᱸ ᱞᱟᱱ ᱛᱮ ᱩᱱᱟᱹᱜ ᱞᱟᱜᱮ ᱩᱱᱟᱹᱜ ᱢᱟᱨᱟᱝ ᱠᱤᱥᱟᱹᱬ ᱵᱮᱯᱟᱨᱤ ᱵᱮᱱᱟᱣ ᱮᱱᱟ ᱢᱮᱱᱛᱮ ᱠᱟᱛᱷᱟ ᱫᱚ ᱵᱟᱝ ᱠᱟᱱᱟ᱾ ᱚᱥᱚᱞ ᱠᱟᱛᱷᱟ ᱫᱚ ᱦᱩᱭᱩᱜ ᱠᱟᱱᱟ ᱟᱡᱟᱜ ᱵᱮᱯᱟᱨ ᱞᱟᱹᱜᱤᱫ ᱜᱤᱦᱤᱴ ᱜᱚᱨᱚᱡᱽ ᱢᱚᱱᱮ᱾

ᱡᱤᱛᱮᱱ ᱡᱟᱹᱛᱤ ᱥᱟᱶᱛᱟ ᱞᱟᱦᱟᱱᱛᱤ ᱩᱛᱷᱱᱟᱹᱣ ᱠᱟᱹᱢᱤᱦᱚᱨᱟ ᱜᱟᱶᱛᱟ ᱠᱚ ᱥᱟᱞᱟᱜ ᱡᱚᱯᱚᱲᱟᱣ ᱠᱟᱛᱮ ᱵᱷᱟᱹᱞᱟᱹᱭ ᱠᱟᱹᱢᱤ ᱠᱚᱦᱚᱸᱭ ᱛᱚᱨᱟᱣ ᱤᱫᱤᱭᱮᱜᱼᱟ᱾ ᱚᱱᱟ ᱠᱷᱟᱹᱛᱤᱨ ᱢᱤᱫ ᱥᱟᱶᱛᱟ ᱥᱩᱥᱟᱹᱨᱤᱭᱟᱹ ᱨᱩᱯ ᱨᱮᱦᱚᱸ ᱧᱩᱛᱩᱢ ᱛᱟᱭ ᱩᱯᱨᱩᱢ ᱮᱱᱟ᱾ ᱢᱤᱫ ᱫᱤᱱ ᱦᱤᱞᱚᱜ ᱥᱚᱥᱤᱭᱟᱞ ᱢᱤᱰᱤᱭᱟ ᱨᱤᱱ ᱢᱤᱫ ᱱᱤᱭᱩᱡᱽ ᱨᱤᱯᱳᱴᱚᱨ ᱟᱡ ᱴᱷᱮᱱ ᱤᱱᱴᱚᱨᱵᱷᱤᱭᱩ ᱞᱟᱹᱜᱤᱫ ᱦᱮᱡ ᱠᱚᱜᱼᱟᱭ᱾ ᱡᱤᱛᱮᱱ ᱟᱜ ᱥᱚᱯᱷᱚᱞᱚᱛᱟ ᱵᱟᱵᱚᱛ ᱛᱮ᱾ ᱜᱟᱞᱚᱪ ᱟᱠᱷᱲᱟ ᱥᱟᱯᱲᱟᱣ ᱠᱚᱜᱼᱟ ᱟᱹᱰᱤ ᱱᱟᱯᱟᱭ ᱛᱮ ᱵᱷᱤᱰᱤᱭᱳ ᱥᱩᱴ ᱦᱩᱭᱮᱱ ᱯᱚᱨᱮ ᱩᱱᱤ ᱱᱤᱭᱩᱡᱽ ᱨᱤᱯᱳᱨᱴᱟᱨ ᱠᱚᱲᱟ ᱡᱤᱛᱮᱱ ᱠᱩᱞᱤᱭᱮᱭᱟᱭ ᱚᱯᱷ ᱠᱮᱢᱮᱨᱟ ᱨᱮ ᱢᱮᱱᱟᱭ ᱜᱚᱢᱠᱮ ᱡᱚᱛᱚ ᱠᱟᱛᱷᱟ ᱞᱟᱝ ᱜᱟᱯᱟᱞᱢᱟᱨᱟᱣ ᱮᱱᱟ ᱤᱠᱷᱟᱹᱱ ᱢᱤᱫᱴᱟᱝ ᱠᱟᱛᱷᱟ ᱵᱟᱹᱧ ᱠᱩᱞᱤ ᱫᱟᱲᱮᱭᱟᱫ ᱵᱤᱱᱟ ᱜᱚᱢᱠᱮ ᱟᱹᱵᱤᱱᱟᱜ ᱠᱣᱟᱞᱤᱯᱷᱤᱠᱮᱥᱚᱱ ᱫᱚ ᱛᱤᱱᱟᱹᱜᱼᱟ ᱮᱱᱠᱷᱟᱱ ᱡᱤᱛᱮᱱ ᱟᱹᱦᱟᱹᱵ ᱜᱮ ᱢᱮᱱ ᱜᱚᱫᱟᱭ ᱤᱧᱟᱹᱜ ᱫᱚ ᱚᱞᱚᱜ ᱯᱟᱲᱦᱟᱣ ᱵᱟᱹᱱᱩᱜ ᱠᱷᱟᱹᱛᱤᱨ ᱜᱮ ᱵᱮᱯᱟᱨᱤᱧ ᱵᱮᱱᱟᱣ ᱮᱱᱟ ᱚᱞ ᱯᱟᱲᱦᱟᱣ ᱠᱚᱜ ᱠᱷᱟᱹᱱᱤᱧ ᱦᱩᱱᱟᱹᱝ ᱜᱩᱛᱤ ᱠᱚᱲᱟ ᱠᱟᱛᱮ ᱜᱮ ᱛᱟᱦᱮᱸ ᱥᱟᱹᱨᱤ ᱠᱚᱜ ᱟᱹᱧ ᱡᱤᱵᱚᱱ ᱵᱷᱳᱨ ᱵᱟᱹᱧ ᱵᱩᱡᱷᱟᱹᱣ ᱞᱮᱱᱟ ᱜᱚᱢᱠᱮ ᱪᱮᱫ ᱵᱤᱱ ᱢᱮᱱᱮᱜᱼᱟ ᱱᱤᱱᱟᱹᱜ ᱵᱟᱲᱟᱭ ᱠᱟᱜ ᱵᱤᱱ ᱨᱤᱯᱳᱨᱴᱚᱨ ᱵᱟᱹᱵᱩ ᱤᱧ ᱫᱚ ᱤᱧᱟᱹᱜ ᱧᱩᱛᱩᱢ ᱥᱩᱦᱤ ᱥᱩᱢᱩᱝ ᱜᱤᱧ ᱵᱟᱲᱟᱭᱟ ᱤᱧᱟᱹᱜ ᱫᱚ ᱠᱳᱱᱳ ᱥᱟᱨᱴᱤᱯᱷᱤᱠᱮᱴ ᱯᱨᱚᱢᱟᱬ ᱵᱟᱹᱱᱩᱜ ᱟᱱᱟᱝ ᱱᱤᱱᱟᱹᱜ ᱪᱮᱦᱟᱹᱱᱟᱹᱜ ᱤᱧ ᱚᱞ ᱯᱟᱲᱦᱟᱣ ᱠᱟᱱᱟ ᱢᱮᱱᱛᱮ ᱵᱩᱡᱷᱟᱹᱣ ᱮᱱᱟᱹᱧ ᱜᱚᱢᱠᱮ ᱵᱩᱡᱷᱟᱹᱣ ᱮᱱᱟᱹᱧ ᱢᱮᱱ ᱠᱟᱛᱮ ᱩᱱᱤ ᱨᱤᱯᱳᱨᱴᱚᱨ ᱠᱚᱲᱟ ᱪᱟᱞᱟᱣᱮᱱ ᱛᱟᱭᱚᱢ ᱡᱤᱛᱮᱱᱟᱜ ᱢᱚᱱᱮ ᱢᱮᱫ ᱨᱮ ᱤᱱ ᱦᱤᱞᱚᱜᱟᱜ ᱟᱡ ᱜᱩᱛᱤᱜ ᱞᱟᱹᱜᱤᱫ ᱠᱟᱹᱢᱤ ᱯᱟᱱᱛᱮ ᱪᱟᱞᱟᱣ ᱞᱟᱱ ᱫᱚᱭ ᱩᱱᱤ ᱠᱤᱥᱟᱹᱬ ᱴᱷᱮᱱ ᱚᱱᱟ ᱠᱟᱛᱷᱟ ᱠᱷᱚᱱ ᱛᱮᱦᱮᱧᱟᱜ ᱤᱱᱴᱟᱨᱵᱷᱤᱭᱩ ᱮᱢ ᱦᱟᱹᱨᱤᱡ ᱨᱮᱱᱟᱝ ᱡᱤᱞᱤᱧ ᱱᱟᱜᱟᱢ ᱰᱟᱦᱟᱨ ᱡᱷᱟᱞᱠᱟᱣ ᱥᱚᱫᱚᱨ ᱟᱭᱟ᱾ ᱟᱹᱰᱤ ᱩᱛᱟᱹᱨ ᱱᱤᱥᱴᱟᱹ ᱯᱩᱥᱴᱷᱟᱹᱣ ᱴᱷᱤᱠ ᱟᱹᱨᱥᱤ ᱨᱮᱱᱟᱜ ᱠᱟᱸᱪ ᱨᱮ ᱪᱤᱛᱟᱹᱨ ᱧᱮᱞ ᱧᱟᱢᱚᱜ ᱞᱮᱠᱟ᱾ ᱢᱚᱱᱮ ᱨᱮ ᱤᱪᱪᱷᱟ ᱛᱟᱦᱮᱸᱱ ᱠᱷᱟᱱ ᱵᱩᱫᱷᱤ ᱟᱡ ᱟᱡ ᱛᱮᱜᱮ ᱦᱤᱡᱩᱜᱼᱟ ᱟᱨ ᱵᱩᱫᱷᱤ ᱥᱟᱞᱟᱜ ᱠᱩᱨᱩᱢᱩᱴᱩ ᱪᱷᱩᱴᱟᱹᱣ ᱢᱮᱥᱟ ᱞᱮᱱ ᱠᱷᱟᱱ ᱫᱷᱚᱱ ᱟᱨᱡᱟᱣ ᱨᱮ ᱚᱠᱚᱭ ᱦᱚᱸ ᱵᱟᱠᱚ ᱚᱴᱠᱟᱣ ᱫᱟᱲᱮᱭᱟᱜᱼᱟ᱾ ᱛᱮᱦᱮᱧᱟᱜ ᱠᱟᱹᱦᱱᱤ ᱨᱮᱱᱟᱝ ᱡᱟᱭᱛᱮᱫ ᱫᱚ ᱱᱚᱣᱟ ᱜᱮ ᱠᱟᱹᱦᱱᱤ ᱡᱩᱫᱤ ᱵᱚ ᱠᱩᱥᱤᱭᱟᱫ ᱟ ᱞᱟᱭᱤᱠ ᱥᱮᱭᱟᱨ ᱠᱚᱢᱮᱱᱴᱥ ᱠᱟᱜ ᱢᱟ ᱵᱚ ᱧᱟᱯᱟᱢ ᱟᱵᱚ ᱟᱨ ᱢᱤᱫᱴᱟᱝ ᱠᱟᱹᱦᱱᱤ ᱨᱮ ᱩᱱ ᱵᱷᱩᱨ ᱡᱚᱛᱚ ᱦᱚᱲ ᱠᱩᱥᱤ ᱨᱟᱹᱥᱠᱟᱹ ᱨᱮ ᱵᱚ ᱛᱟᱦᱮᱸ ᱠᱚᱜ ᱢᱟ ᱚᱠᱛᱚ ᱠᱷᱮᱢᱟ ᱠᱟᱛᱮ ᱧᱮᱞ ᱥᱟᱸᱜᱮ ᱟᱠᱟᱫ ᱠᱷᱟᱹᱛᱤᱨ ᱤᱧ ᱢᱤᱱᱟ ᱢᱩᱨᱢᱩ ᱵᱟᱥᱠᱮ ᱯᱟᱦᱴᱟ ᱠᱷᱚᱱ ᱛᱟᱦᱮᱸ ᱮᱱᱟ ᱟᱭᱢᱟ ᱟᱭᱢᱟ ᱥᱟᱨᱦᱟᱣ᱾